ᱟᱫᱚ ᱱᱚᱝᱠᱟ ᱜᱮ ᱵᱟᱹᱡᱟᱹᱞ ᱡᱚᱠᱷᱚᱱ ᱯᱩᱞᱤᱥ ᱠᱚ ᱥᱟᱵ ᱤᱫᱤ ᱠᱮᱫᱮᱭᱟ ᱟᱫᱚ ᱵᱟᱹᱡᱟᱹᱞᱮ ᱢᱮᱱᱫᱟ ᱤᱫᱤ ᱱᱟᱦᱟᱜ ᱢᱟᱯᱮ ᱤᱫᱤᱭᱤᱧ ᱜᱮᱭᱟ ᱢᱮᱱᱠᱷᱟᱱ ᱢᱤᱫ ᱫᱷᱚᱢ ᱤᱧ ᱥᱟᱛᱮᱜ ᱧᱟᱯᱟᱢ ᱦᱚᱪᱚ ᱠᱟᱹᱧ ᱞᱮᱯᱮ ᱟᱫᱚ ᱤᱫᱤ ᱠᱷᱟᱱ ᱫᱚᱯᱮ ᱤᱫᱤᱭᱤᱧ ᱜᱮᱭᱟ ᱟᱫᱚ ᱡᱚᱠᱷᱚᱱ ᱚᱲᱟᱜ ᱠᱚ ᱟᱹᱜᱩ ᱠᱮᱫᱮᱭᱟ ᱵᱟᱹᱡᱟᱹᱞ ᱥᱟᱵ ᱠᱟᱛᱮ ᱟᱫᱚ ᱵᱟᱹᱡᱟᱹᱞ ᱮᱸᱜᱟᱛᱮ ᱧᱮᱞᱮ ᱠᱟᱱᱟ ᱡᱮ ᱤᱧ ᱨᱮᱱ ᱦᱚᱯᱚᱱ ᱫᱚᱠᱚ ᱥᱟᱵ ᱠᱟᱫᱮᱭᱟ ᱵᱟᱹᱡᱟᱹᱞ ᱵᱟᱹᱵᱩ ᱫᱚ ᱟᱫᱚ ᱩᱱ ᱡᱚᱠᱷᱟᱱ ᱮᱸᱜᱟᱛ ᱛᱮᱫ ᱪᱮᱫ ᱞᱮᱠᱟᱭ ᱢᱮᱱᱫᱟ ᱫᱮᱞᱟ ᱚᱱᱟ ᱢᱤᱫᱴᱮᱱ ᱥᱮᱨᱮᱧ ᱛᱟᱞᱟ ᱛᱮᱜᱮ ᱵᱚᱱ ᱟᱸᱡᱚᱢ ᱞᱮᱜᱮ

ᱟᱫᱚ ᱱᱚᱝᱠᱟ ᱜᱮ ᱛᱤᱨᱭᱟᱹ ᱞᱤᱯᱩᱨ ᱠᱚᱭ ᱩᱰᱩᱝ ᱠᱟᱜ ᱛᱟᱭ ᱠᱷᱟᱡ ᱫᱚ ᱟᱫᱚ ᱱᱩᱠᱩ ᱯᱩᱞᱤᱥ ᱫᱟᱨᱚᱜᱟ ᱟᱛᱮ ᱥᱤᱯᱟᱹᱦᱤ ᱟᱛᱮ ᱟᱫᱚ ᱠᱚ ᱛᱤᱭᱟᱹᱜ ᱤᱫᱤᱭᱮᱫᱮ ᱠᱟᱱᱟ ᱠᱩᱞᱦᱤ ᱠᱩᱞᱦᱤ ᱛᱮ ᱡᱷᱟᱢ ᱡᱷᱟᱢᱮ ᱪᱟᱞᱟᱜ ᱠᱟᱱᱟ ᱛᱚ ᱱᱩᱱ ᱫᱚ ᱟᱛᱳ ᱴᱚᱞᱟ ᱯᱟᱲᱟ ᱨᱮᱱ ᱜᱤᱫᱽᱨᱟᱹ ᱠᱚ ᱜᱚᱜᱚ ᱠᱚ ᱵᱟᱵᱟ ᱠᱚ ᱡᱷᱚᱛᱚ ᱦᱚᱲ ᱪᱷᱟᱴᱠᱟ ᱫᱩᱣᱟᱹᱨ ᱨᱮ ᱡᱟᱯᱟᱜ ᱠᱟᱛᱮ ᱟᱫᱚ ᱵᱤᱡᱚᱭ ᱦᱟᱸᱜ ᱠᱚ ᱵᱮᱸᱜᱮᱫ ᱟᱭ ᱠᱟᱱᱟ ᱥᱮᱠᱚ ᱠᱚᱭᱚᱜ ᱠᱟᱭ ᱠᱟᱱᱟ ᱠᱟᱛᱷᱟᱡ ᱟᱵᱚ ᱨᱮᱱ ᱨᱩᱥᱤᱠᱟ ᱡᱟᱦᱟᱸᱭ ᱛᱟᱦᱮᱸ ᱠᱟᱱᱟ ᱵᱤᱨ ᱵᱟᱱᱴᱟ ᱵᱤᱡᱚᱭ ᱫᱚ ᱱᱩᱭ ᱫᱚ ᱛᱮᱦᱮᱧ ᱫᱚᱠᱚ ᱤᱫᱤᱭᱮᱫᱮ ᱠᱟᱱ ᱛᱟᱵᱚᱱᱟ ᱟᱫᱚ ᱱᱚᱝᱠᱟ ᱜᱮ ᱵᱟᱵᱟ ᱛᱟᱠᱚ ᱡᱟᱦᱟᱸ ᱠᱚᱭᱚᱜ ᱟᱠᱟᱫᱟ ᱠᱚ ᱟᱨ ᱢᱮᱫ ᱠᱚ ᱛᱷᱚᱲᱟ ᱨᱤᱯᱤᱫ ᱡᱤᱯᱤᱫᱚᱜ ᱠᱟᱱ ᱛᱟᱠᱚᱣᱟ ᱩᱱ ᱡᱚᱠᱷᱟᱱ ᱵᱟᱹᱡᱟᱹᱞ ᱱᱟᱦᱟᱜ ᱪᱮᱫ ᱠᱟᱛᱷᱟ ᱠᱚ ᱢᱮᱛᱟᱭ ᱠᱟᱱᱟ ᱱᱚᱣᱟ ᱜᱮ ᱦᱟᱸᱜ ᱥᱮᱨᱮᱧ ᱛᱟᱞᱟ ᱛᱮᱵᱚᱱ ᱟᱸᱡᱚᱢ

ᱩᱱᱤ ᱫᱚ ᱥᱤᱦᱩᱲᱤ ᱡᱮᱞ ᱠᱚ ᱤᱫᱤ ᱠᱮᱫᱮᱭᱟ ᱟᱫᱚ ᱥᱤᱦᱩᱲᱤ ᱡᱮᱞ ᱨᱮ ᱚᱸᱰᱮ ᱟᱹᱰᱤᱜᱟᱱ ᱛᱟᱦᱮᱸ ᱠᱟᱛᱮᱫ ᱟᱪᱟᱨ ᱫᱟᱠᱚ ᱵᱤᱪᱟᱹᱨ ᱫᱟᱠᱚ ᱟᱨ ᱱᱤᱝᱠᱟ ᱛᱮᱜᱮ ᱠᱤᱪᱷᱩ ᱫᱤᱱ ᱫᱚ ᱱᱟᱦᱟᱜ ᱵᱤᱛᱟᱹᱣᱱᱟ